ᱟᱯᱮᱭᱟᱜ ᱜᱚᱲᱚ ᱟᱨ ᱥᱟᱦᱟᱡᱽᱡᱚ ᱫᱚ ᱤᱱᱟᱹᱜᱮ ᱤᱧᱤᱧ ᱠᱷᱚᱡᱚᱜ ᱠᱟᱱᱟ ᱚᱱᱟ ᱠᱷᱚᱱ ᱡᱟᱹᱥᱛᱤ ᱫᱚ ᱪᱮᱫ ᱦᱚᱸ ᱵᱟᱹᱧ ᱠᱷᱚᱡᱚᱜ ᱠᱟᱱ ᱛᱟᱵᱚᱱᱟ ᱟᱨ ᱱᱚᱜᱼᱚ ᱱᱚᱝᱠᱟ ᱟᱞᱮ ᱚᱲᱟᱜ ᱠᱚ ᱢᱟᱯᱮ ᱧᱮᱞ ᱠᱮᱫ ᱜᱮᱭᱟ ᱟᱞᱮᱭᱟᱜ ᱯᱚᱨᱤᱵᱟᱨ ᱠᱚ ᱢᱟᱯᱮ ᱧᱮᱞ ᱠᱮᱫ ᱜᱮᱭᱟ ᱱᱚᱜᱼᱚ ᱱᱚᱝᱠᱟ ᱦᱩᱰᱤᱧ ᱦᱩᱰᱤᱧ ᱚᱲᱟᱜ ᱠᱟᱱ ᱛᱟᱞᱮᱭᱟ ᱛᱚ ᱪᱤᱠᱟᱹᱭᱟᱢ ᱡᱟᱦᱟᱸ ᱢᱮᱱᱟᱜ ᱟᱠᱟᱫ ᱤᱱᱟᱹ ᱠᱷᱟᱱ ᱜᱮ ᱟᱵᱚ ᱫᱚ ᱵᱟᱵᱚᱱ ᱠᱷᱚᱡᱽ ᱠᱟᱱᱟ ᱫᱤᱠᱩ ᱞᱮᱠᱟ ᱫᱚ ᱯᱟᱠᱟ ᱚᱲᱟᱜ ᱠᱚᱫᱚ ᱡᱟᱦᱳ ᱡᱟᱦᱟᱸ ᱛᱤᱱᱟᱹᱜ ᱵᱚᱱ ᱫᱟᱲᱮᱭᱟᱠᱟᱫ ᱤᱱᱟᱹ ᱨᱮᱜᱮ ᱵᱚᱱ ᱛᱟᱦᱮᱱᱟ ᱛᱤᱱᱟᱹᱜ ᱨᱮᱱ ᱦᱚᱲ ᱠᱟᱱᱟ ᱵᱚᱱ ᱤᱱᱟᱹ ᱨᱮᱜᱮ ᱵᱚᱱ ᱛᱟᱦᱮᱱᱟ ᱚᱱᱟ ᱠᱷᱚᱱ ᱡᱟᱹᱥᱛᱤ ᱫᱚ ᱦᱟᱸᱜ ᱵᱟᱵᱚᱱ ᱪᱮᱛᱟᱱ ᱥᱮᱫ ᱫᱚ ᱵᱟᱵᱚᱱ ᱫᱮᱡᱚᱜᱼᱟ ᱚᱱᱟ ᱠᱚ ᱞᱟᱹᱭ ᱠᱟᱜ ᱵᱚᱱᱟ ᱫᱟᱜ ᱮᱢ ᱵᱚᱞᱚ ᱞᱮᱱᱠᱷᱟᱱ ᱫᱟᱜ ᱫᱚ ᱡᱚᱠᱷᱟ ᱡᱚᱠᱷᱟ ᱛᱮ ᱵᱚᱞᱚᱱᱟ ᱟᱨ ᱡᱩᱫᱤ ᱫᱟᱜ ᱧᱮᱞ ᱛᱮ ᱦᱟᱹᱠᱩᱢ ᱫᱚᱱ ᱜᱚᱫ ᱠᱟᱜᱼᱟ ᱚᱱᱟ ᱫᱚ ᱡᱤᱵᱚᱱ ᱞᱟᱹᱜᱤᱫ ᱟᱹᱰᱤ ᱢᱟᱨᱟᱝ ᱵᱤᱯᱚᱫ ᱠᱟᱱᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱦᱩᱰᱤᱧ ᱧᱚᱜ ᱤᱧ ᱵᱮᱱᱟᱣ ᱟᱠᱟᱫ ᱛᱟᱵᱚᱱᱟ ᱚᱱᱟ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛ ᱠᱚᱢᱮᱱᱴ ᱠᱟᱛᱮ ᱯᱮ ᱞᱟᱹᱭ ᱛᱟᱵᱚᱱᱟ ᱟᱨ ᱟᱯᱮᱭᱟᱜ ᱢᱚᱛᱟᱢᱚᱛ ᱱᱤᱦᱟᱹᱛ ᱤᱧᱟᱹᱜ ᱠᱚᱢᱮᱱᱴ ᱵᱚᱠᱥ ᱨᱮ ᱚᱞ ᱛᱟᱵᱚᱱᱟ ᱢᱟ ᱛᱚᱵᱮ ᱚᱱᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱛᱟᱵᱚᱱᱟ ᱥᱟᱱᱟᱢ ᱠᱚ ᱟᱨ ᱢᱤᱫ ᱡᱚᱠᱷᱟᱡ ᱤᱧ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ